ᱛᱚ ᱭᱟᱨ ᱜᱟᱛᱮ ᱠᱚ ᱱᱤᱛᱚᱜ ᱯᱮ ᱧᱮᱞ ᱫᱟᱲᱮᱭᱟᱹᱧ ᱠᱟᱱᱟ ᱡᱮ ᱤᱧ ᱦᱟᱣᱲᱟ ᱨᱮᱞ ᱥᱴᱮᱥᱚᱱ ᱨᱮ ᱢᱤᱱᱟᱹᱧᱟ ᱟᱫᱚ ᱱᱚᱰᱮ ᱨᱮᱞ ᱥᱴᱮᱥᱚᱱ ᱨᱮᱞᱮ ᱦᱮᱡ ᱥᱮᱴᱮᱨᱮᱱᱟ ᱟᱞᱮ ᱫᱚ ᱠᱷᱚᱲᱚᱜᱽᱯᱩᱨ ᱥᱮᱫ ᱠᱷᱚᱱ ᱞᱮ ᱦᱮᱡ ᱮᱱᱟ ᱟᱨ ᱱᱚᱰᱮ ᱥᱟᱲᱮ ᱫᱚᱥ ᱵᱟᱡᱮ ᱞᱮ ᱥᱮᱴᱮᱨᱮᱱᱟ ᱟᱨ ᱱᱚᱰᱮ ᱟᱭᱢᱟ ᱡᱟᱭᱜᱟ ᱠᱷᱚᱱᱟᱜ ᱥᱟᱱᱛᱟᱲ ᱦᱚᱲ ᱠᱚ ᱦᱤᱡᱩᱜ ᱠᱟᱱᱟ ᱡᱟᱦᱟᱸᱭ ᱫᱚ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞᱟᱜ ᱦᱚᱦᱚ ᱛᱮᱠᱚ ᱦᱮᱡ ᱥᱮᱴᱮᱨ ᱟᱠᱟᱱᱟ ᱟᱨ ᱱᱚᱰᱮ ᱧᱮᱞ ᱠᱚᱯᱮ ᱟᱹᱰᱤ ᱟᱭᱢᱟ ᱦᱚᱲ ᱢᱮᱱᱟᱜ ᱠᱚᱣᱟ ᱟᱨ ᱱᱚᱰᱮ ᱧᱮᱞ ᱯᱮ ᱨᱮᱞ ᱨᱮᱭᱟᱜ ᱴᱟᱭᱤᱢ ᱴᱮᱵᱤᱞ ᱱᱚᱰᱮ ᱚᱞ ᱨᱟᱠᱟᱵ ᱠᱟᱱᱟ ᱚᱠᱟ ᱴᱨᱮᱱ ᱛᱤᱱᱟᱹᱜ ᱴᱟᱭᱤᱢ ᱨᱮ ᱵᱚᱞᱚᱱ ᱠᱟᱱᱟ ᱥᱮ ᱩᱰᱩᱠᱚᱜ ᱠᱟᱱᱟ ᱟᱨ ᱱᱚᱰᱮ ᱦᱚᱲ ᱠᱚ ᱧᱮᱞ ᱠᱚᱯᱮ ᱪᱮᱫ ᱞᱮᱠᱟ ᱦᱚᱲ ᱠᱚ ᱡᱟᱣᱨᱟ ᱟᱠᱟᱱᱟ ᱜᱚᱴᱟ ᱦᱟᱱᱛᱮ ᱱᱟᱛᱮ ᱠᱷᱚᱱᱟᱜ ᱟᱵᱚ ᱥᱟᱱᱛᱟᱲ ᱦᱚᱲ ᱱᱚᱰᱮ ᱠᱚ ᱦᱮᱡ ᱡᱟᱣᱨᱟᱜ ᱠᱟᱱᱟ ᱟᱫᱚ ᱚᱱᱟᱛᱮ ᱟᱹᱰᱤ ᱟᱭᱢᱟ ᱦᱚᱲ ᱫᱚ ᱟᱹᱰᱤ ᱥᱮᱛᱟᱜ ᱧᱚᱜ ᱨᱮᱠᱚ ᱩᱰᱩᱠ ᱟᱠᱟᱱᱟ ᱦᱚᱭᱛᱳ ᱚᱲᱟᱜ ᱠᱚᱨᱮ ᱠᱷᱚᱱ ᱡᱚᱢ ᱦᱚᱸ ᱵᱟᱠᱚ ᱡᱚᱢ ᱟᱹᱜᱩ ᱟᱠᱟᱫᱼᱟ ᱟᱫᱚ ᱤᱱᱟᱹᱛᱮ ᱟᱹᱰᱤ ᱟᱭᱢᱟ ᱦᱚᱲ ᱠᱚ ᱧᱮᱞᱚᱜ ᱠᱟᱱᱟ ᱡᱮ ᱨᱮᱹᱞ ᱥᱴᱮᱥᱚᱱ ᱨᱮ ᱱᱚᱰᱮ ᱫᱩᱲᱩᱵ ᱠᱟᱛᱮᱫ ᱠᱚ ᱡᱚᱢᱮᱫᱼᱟ ᱟᱨ ᱜᱟᱛᱮ ᱠᱚ ᱦᱚᱜᱼᱚᱭ ᱱᱚᱣᱟ ᱡᱟᱦᱟᱸ ᱪᱷᱚᱵᱤ ᱠᱚᱯᱮ ᱧᱮᱞ ᱧᱟᱢᱮᱫᱼᱟ ᱱᱚᱣᱟ ᱠᱚᱫᱚ ᱡᱚᱛᱚ ᱠᱳᱞᱠᱟᱛᱟ ᱨᱮᱭᱟᱜ ᱫᱚᱨᱥᱚᱱᱤᱭᱚ ᱥᱛᱷᱟᱱ ᱠᱟᱱᱟ ᱠᱳᱞᱠᱟᱛᱟ ᱨᱮ ᱡᱟᱦᱟᱸ ᱡᱟᱦᱟᱸ ᱧᱮᱞ ᱧᱮᱞ ᱛᱮᱱᱟᱜ ᱡᱟᱭᱜᱟ ᱠᱚ ᱢᱮᱱᱟᱜᱼᱟ ᱚᱱᱟ ᱠᱚᱨᱮᱱᱟᱜ ᱪᱷᱚᱵᱤ ᱠᱟᱱᱟ ᱱᱚᱣᱟ ᱫᱚ ᱦᱚᱜᱼᱚᱭ ᱧᱮᱞ ᱯᱮ ᱟᱨ ᱢᱤᱫᱴᱟᱝ ᱪᱷᱚᱵᱤ ᱧᱮᱞ ᱠᱮᱫᱼᱟ ᱡᱟᱦᱟᱸ ᱫᱚ ᱦᱟᱣᱲᱟ ᱵᱨᱤᱡᱽ ᱡᱚᱠᱷᱚᱱ ᱵᱮᱱᱟᱜᱼᱟ ᱛᱚᱠᱷᱚᱱ ᱨᱮᱭᱟᱜ ᱪᱷᱚᱵᱤ ᱛᱚᱠᱷᱚᱱ ᱚᱠᱟ ᱞᱮᱠᱟ ᱠᱚ ᱵᱮᱱᱟᱣᱮᱫ ᱛᱟᱦᱮᱱᱟ ᱚᱱᱟ ᱨᱮᱱᱟᱜ ᱪᱷᱚᱵᱤ ᱦᱚᱸ ᱛᱟᱦᱮᱸ ᱠᱟᱱᱟ ᱱᱚᱰᱮ ᱟᱫᱚ ᱱᱤᱛᱚᱜ ᱫᱚ ᱡᱚᱛᱚ ᱦᱚᱲ ᱠᱚ ᱡᱟᱣᱨᱟᱭᱮᱫ ᱞᱮᱭᱟ ᱛᱚ ᱱᱤᱛᱚᱜ ᱫᱚ ᱢᱤᱪᱷᱤᱞ ᱢᱤᱪᱷᱤᱞ ᱛᱮ ᱦᱟᱣᱲᱟ ᱵᱨᱤᱡᱽ ᱪᱮᱛᱟᱱ ᱛᱮ ᱦᱟᱸᱜ ᱠᱷᱟᱱ ᱨᱟᱱᱤ ᱨᱟᱥᱢᱚᱱᱤ ᱢᱳᱲ ᱞᱮ ᱪᱟᱞᱟᱜᱼᱟ ᱟᱨ ᱧᱮᱞ ᱞᱮᱯᱮ ᱱᱤᱛᱚᱜ ᱫᱚ ᱦᱟᱣᱲᱟ ᱵᱨᱤᱡᱽ ᱥᱮᱫ ᱞᱮ ᱞᱟᱦᱟᱜ ᱠᱟᱱᱟ ᱜᱟᱛᱮ ᱠᱚ ᱱᱚᱣᱟ ᱧᱮᱞ ᱠᱟᱛᱮ ᱟᱹᱰᱤ ᱨᱟᱹᱥᱠᱟᱹ ᱵᱩᱡᱷᱟᱹᱜ ᱠᱟᱱᱟ ᱡᱮ ᱠᱳᱞᱠᱟᱛᱟ ᱞᱮᱠᱟᱱᱟᱜ ᱟᱹᱰᱤ ᱢᱟᱨᱟᱝ ᱥᱚᱦᱚᱨ ᱨᱮ ᱟᱵᱚ ᱥᱟᱱᱛᱟᱲ ᱦᱚᱲ ᱠᱚ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞᱟᱜ ᱦᱚᱦᱚᱛᱮ ᱦᱮᱡ ᱥᱮᱴᱮᱨ ᱠᱟᱛᱮ ᱢᱟᱹᱡᱷᱤ ᱵᱟᱵᱟ ᱠᱚ ᱜᱚᱲᱚ ᱵᱚᱱ ᱮᱢᱟ ᱠᱚ ᱠᱟᱱᱟ ᱱᱚᱜᱼᱚᱭ ᱧᱮᱞ ᱯᱮ ᱱᱤᱛᱚᱜ ᱫᱚ ᱦᱟᱣᱲᱟ ᱵᱨᱤᱡᱽ ᱥᱮᱫ ᱞᱮ ᱨᱟᱠᱟᱵᱚᱜ ᱠᱟᱱᱟ ᱟᱫᱚ ᱦᱟᱣᱲᱟ ᱵᱨᱤᱡᱽ ᱪᱮᱛᱟᱱ ᱪᱮᱛᱟᱱ ᱛᱮ ᱟᱞᱮ ᱫᱚ ᱢᱤᱪᱷᱤᱞ ᱢᱤᱪᱷᱤᱞ ᱛᱮ ᱨᱟᱱᱤ ᱨᱟᱥᱢᱩᱱᱤ ᱢᱳᱲ ᱞᱮ ᱥᱮᱱᱚᱜᱼᱟ ᱜᱟᱛᱮ ᱠᱚᱧ ᱞᱟᱹᱭ ᱟᱯᱮ ᱜᱮ ᱱᱚᱣᱟ ᱦᱟᱣᱲᱟ ᱵᱨᱤᱡᱽ ᱫᱚ ᱩᱱᱤᱥᱥᱚ ᱵᱟᱭᱤᱥ ᱥᱟᱞ ᱨᱮ ᱵᱮᱱᱟᱣ ᱞᱮᱱ ᱛᱟᱦᱮᱱᱟ ᱵᱮᱝᱜᱚᱞ ᱥᱚᱨᱠᱟᱨᱟᱜ ᱜᱚᱲᱚ ᱛᱮ ᱟᱫᱚ ᱱᱚᱣᱟ ᱦᱟᱣᱲᱟ ᱵᱨᱤᱡᱽ ᱨᱮᱫᱚ ᱪᱷᱟᱵᱵᱤᱥ ᱦᱟᱡᱟᱨ ᱯᱟᱸᱥᱥᱳ ᱴᱚᱱ ᱞᱮᱠᱟ ᱥᱴᱤᱞ ᱞᱟᱜᱟᱣ ᱞᱮᱱ ᱛᱟᱦᱮᱱᱟ ᱱᱚᱣᱟ ᱵᱮᱱᱟᱣ ᱨᱮ ᱜᱟᱛᱮ ᱠᱚ ᱱᱚᱣᱟ ᱦᱟᱣᱲᱟ ᱵᱨᱤᱡᱽ ᱡᱚᱠᱷᱚᱱ ᱵᱮᱱᱟᱜᱼᱟ ᱛᱚᱠᱷᱚᱱ ᱤᱝᱨᱮᱡᱽ ᱥᱚᱨᱠᱟᱨᱟᱜ ᱢᱤᱫᱴᱟᱝ ᱜᱮ ᱫᱟᱹᱵᱤ ᱛᱟᱦᱮᱸ ᱠᱟᱱᱟ ᱡᱮ ᱵᱨᱤᱡᱽ ᱫᱚ ᱡᱟᱦᱟᱸ ᱞᱮᱠᱟᱱᱟᱜ ᱜᱮ ᱵᱮᱱᱟᱜ ᱢᱟ ᱢᱮᱱᱠᱷᱟᱱ ᱵᱨᱤᱡᱽ ᱞᱟᱛᱟᱨ ᱨᱮ ᱠᱳᱱᱳ ᱯᱤᱞᱟᱨ ᱵᱟᱭ ᱛᱟᱦᱮᱱ ᱢᱟ ᱚᱱᱟᱛᱮ ᱛᱮᱦᱮᱧ ᱫᱷᱟᱹᱵᱤᱡ ᱛᱮᱦᱚᱸ ᱦᱟᱣᱲᱟ ᱵᱨᱤᱡᱽ ᱞᱟᱛᱟᱨ ᱨᱮ ᱢᱤᱫᱴᱟᱝ ᱦᱚᱸ ᱯᱤᱞᱟᱨ ᱵᱟᱹᱱᱩᱜᱼᱟ ᱟᱫᱚ ᱱᱤᱛᱚᱜ ᱫᱚ ᱦᱟᱣᱲᱟ ᱵᱨᱤᱡᱽ ᱪᱮᱛᱟᱱ ᱛᱮ ᱛᱟᱲᱟᱢ ᱤᱫᱤᱭᱮᱫᱼᱟ ᱟᱵᱚᱨᱮᱱ ᱢᱟᱹᱡᱷᱤ ᱵᱟᱵᱟ ᱠᱚ ᱟᱵᱚᱨᱮᱱ ᱜᱟᱭᱤᱰ ᱠᱚ ᱟᱹᱰᱤ ᱱᱟᱯᱟᱭ ᱠᱚ ᱜᱟᱭᱤᱰᱮᱫ ᱵᱚᱱᱟ ᱡᱟᱛᱮ ᱦᱟᱱᱛᱮ ᱱᱟᱛᱮ ᱟᱞᱚ ᱵᱚᱱ ᱥᱮᱱ ᱫᱟᱲᱮᱭᱟᱜ ᱢᱟ ᱥᱮ ᱠᱳᱞᱠᱟᱛᱟ ᱨᱮ ᱟᱹᱰᱤ ᱨᱚᱠᱚᱢᱟᱜ ᱜᱟᱹᱰᱤ ᱦᱤᱡᱩᱜ ᱥᱮᱱᱚᱜ ᱠᱟᱱᱟ ᱚᱱᱟ ᱜᱟᱹᱰᱤ ᱠᱚ ᱥᱟᱞᱟᱜ ᱫᱩᱨᱜᱷᱚᱴᱚᱱᱟ ᱟᱞᱚ ᱜᱷᱚᱴᱟᱜ ᱢᱟ ᱚᱱᱟᱛᱮ ᱡᱟᱦᱟᱸ ᱢᱟᱹᱡᱷᱤ ᱵᱟᱵᱟ ᱠᱚ ᱢᱮᱱᱟᱜ ᱠᱚᱣᱟ ᱡᱟᱦᱟᱸ ᱜᱟᱹᱠᱷᱩᱲᱤᱭᱟᱹ ᱠᱚ ᱢᱮᱱᱟᱜ ᱠᱚᱣᱟ ᱟᱹᱰᱤ ᱱᱟᱯᱟᱭ ᱠᱚ ᱜᱟᱭᱤᱰ ᱮᱫ ᱵᱚᱱᱟ ᱟᱨ ᱪᱚᱞᱚ ᱱᱤᱛᱚᱜ ᱫᱚ ᱨᱟᱱᱤ ᱨᱟᱥᱢᱚᱱᱤ ᱢᱳᱲ ᱥᱮᱫ ᱵᱚᱱ ᱞᱟᱦᱟᱜᱼᱟ ᱦᱟᱣᱲᱟ ᱵᱨᱤᱡᱽ ᱪᱮᱛᱟᱱ ᱛᱮ ᱟᱨ ᱜᱟᱛᱮ ᱠᱚᱧ ᱞᱟᱹᱭ ᱟᱯᱮ ᱜᱮ ᱱᱚᱣᱟ ᱦᱟᱣᱲᱟ ᱵᱨᱤᱡᱽ ᱪᱮᱛᱟᱱ ᱛᱮ ᱫᱤᱱᱟᱹᱢ ᱜᱮ ᱯᱨᱟᱭ ᱰᱮᱲ ᱞᱟᱠᱷ ᱞᱮᱠᱟ ᱢᱟᱱᱮ ᱜᱟᱹᱰᱤ ᱦᱤᱡᱩᱜ ᱥᱮᱱᱚᱜᱼᱟ ᱟᱨ ᱦᱚᱲ ᱠᱚᱫᱚ ᱯᱨᱟᱭ ᱯᱟᱸᱪ ᱞᱟᱠᱷ ᱞᱮᱠᱟ ᱠᱚ ᱦᱤᱡᱩᱜ ᱥᱮᱱᱚᱜᱼᱟ ᱛᱟᱲᱟᱢ ᱛᱟᱲᱟᱢ ᱛᱮᱠᱚ ᱯᱟᱨᱚᱢᱚᱜ ᱜᱮᱭᱟ ᱦᱮᱸ ᱦᱮᱸ ᱛᱟᱲᱟᱢ ᱠᱟᱛᱮᱫ ᱚᱱᱟ ᱦᱚᱸ ᱜᱟᱛᱮ ᱠᱚ ᱦᱚᱸᱜᱼᱚᱭ ᱧᱮᱞ ᱯᱮ ᱱᱚᱣᱟ ᱦᱟᱣᱲᱟ ᱵᱨᱤᱡᱽ ᱫᱚ ᱚᱱᱟ ᱦᱟᱣᱲᱟ ᱵᱨᱤᱡᱽ ᱠᱟᱱ ᱜᱮᱭᱟ ᱡᱟᱦᱟᱸ ᱫᱚ ᱠᱳᱞᱠᱟᱛᱟ ᱵᱟᱡᱟᱨ ᱨᱮᱭᱟᱜ ᱫᱩᱣᱟᱹᱨ ᱜᱟᱱᱟᱰᱤ ᱦᱚᱸᱠᱚ ᱢᱮᱛᱟᱜ ᱠᱟᱱᱟ ᱜᱟᱛᱮ ᱠᱚᱧ ᱞᱟᱹᱭ ᱟᱯᱮ ᱜᱮ ᱱᱚᱣᱟ ᱫᱚ ᱟᱞᱮ ᱡᱟᱦᱟᱸ ᱪᱮᱛᱟᱱ ᱛᱮᱞᱮ ᱛᱟᱲᱟᱢ ᱯᱟᱨᱚᱢ ᱤᱫᱤᱭᱮᱜᱼᱟ ᱚᱱᱱᱟᱱᱱᱚ ᱫᱤᱱ ᱫᱚ ᱱᱚᱣᱟ ᱪᱮᱛᱟᱱ ᱛᱮᱫᱚ ᱵᱟᱝ ᱜᱮᱠᱚ ᱛᱟᱲᱟᱢ ᱯᱟᱨᱚᱢᱟ ᱟᱨ ᱦᱚᱲ ᱠᱚ ᱛᱟᱲᱟᱢ ᱯᱟᱨᱚᱢ ᱞᱟᱹᱜᱤᱫ ᱛᱮᱫᱚ ᱥᱟᱭᱤᱰ ᱥᱟᱭᱤᱰ ᱛᱮ ᱡᱟᱭᱜᱟ ᱢᱮᱱᱟᱜᱼᱟ ᱢᱮᱱᱠᱷᱟᱱ ᱛᱮᱦᱮᱧ ᱢᱤᱪᱷᱤᱞ ᱠᱷᱟᱹᱛᱤᱨ ᱛᱮ ᱟᱹᱰᱤ ᱟᱭᱢᱟ ᱥᱟᱸᱜᱮ ᱦᱚᱲ ᱞᱮ ᱦᱮᱡ ᱟᱠᱟᱱᱟ ᱟᱨ ᱤᱱᱟᱹᱛᱮ ᱟᱞᱮ ᱱᱚᱝᱠᱟ ᱦᱚᱨ ᱪᱮᱛᱟᱱ ᱛᱮ ᱛᱟᱲᱟᱢ ᱤᱫᱤ ᱫᱟᱲᱮᱭᱟᱜ ᱠᱟᱱᱟᱞᱮ ᱥᱮ ᱛᱟᱲᱟᱢ ᱦᱚᱪᱚ ᱟᱞᱮ ᱠᱟᱱᱟ ᱠᱚ ᱟᱨ ᱵᱟᱝᱠᱷᱟᱱ ᱚᱱᱱᱟᱱᱚ ᱫᱤᱱ ᱫᱚ ᱱᱚᱝᱠᱟ ᱵᱨᱤᱡᱽ ᱨᱮᱭᱟᱜ ᱛᱟᱞᱟ ᱢᱟᱞᱟ ᱞᱮᱠᱟ ᱛᱮᱫᱚ ᱵᱟᱝ ᱠᱚ ᱛᱟᱲᱟᱢ ᱦᱚᱪᱚ ᱟᱠᱚᱣᱟ ᱟᱨ ᱥᱟᱭᱤᱰ ᱛᱮᱜᱮ ᱛᱟᱲᱟᱢ ᱡᱟᱭᱜᱟ ᱢᱮᱱᱟᱜᱼᱟ ᱚᱱᱠᱟ ᱛᱮᱜᱮ ᱠᱚ ᱛᱟᱲᱟᱢ ᱤᱫᱤᱭᱟ ᱩᱱ ᱦᱤᱞᱳᱜ ᱫᱚ ᱦᱚᱲ ᱠᱚ ᱜᱟᱛᱮ ᱠᱚ ᱟᱯᱮ ᱵᱷᱤᱰᱤᱭᱳ ᱨᱮ ᱧᱮᱞ ᱠᱟᱛᱮ ᱵᱟᱯᱮ ᱢᱟᱞᱩᱢ ᱫᱟᱲᱮᱭᱟᱜ ᱠᱟᱱᱟ ᱱᱚᱰᱮ ᱛᱤᱱᱟᱹᱜ ᱡᱟᱹᱥᱛᱤ ᱦᱚᱲ ᱠᱚ ᱦᱮᱡ ᱟᱠᱟᱱᱟ ᱢᱮᱱᱠᱷᱟᱱ ᱟᱹᱰᱤ ᱡᱟᱹᱥᱛᱤ ᱦᱚᱲ ᱠᱚ ᱦᱮᱡ ᱟᱠᱟᱱᱟ ᱡᱟᱦᱟᱸ ᱛᱤᱱᱟᱹᱜ ᱤᱧ ᱢᱚᱱᱮ ᱞᱮᱫ ᱛᱟᱦᱮᱱᱟ ᱚᱱᱟ ᱠᱷᱚᱱ ᱦᱚᱸ ᱟᱹᱰᱤ ᱡᱟᱹᱥᱛᱤ ᱦᱚᱲ ᱠᱚ ᱦᱮᱡ ᱟᱠᱟᱱᱟ ᱟᱨ ᱟᱹᱰᱤ ᱨᱟᱹᱥᱠᱟᱹ ᱵᱩᱡᱷᱟᱹᱜ ᱠᱟᱱᱟ ᱟᱨ ᱡᱟᱦᱟᱸᱭ ᱠᱚ ᱟᱞᱮᱭᱟᱜ ᱱᱚᱣᱟ ᱨᱮᱞᱤ ᱛᱟᱞᱟᱛᱮ ᱢᱚᱴᱚᱨ ᱵᱟᱭᱤᱠ ᱠᱚᱠᱚ ᱞᱟᱜᱟ ᱤᱫᱤᱭᱮᱫᱟ ᱟᱹᱰᱤ ᱡᱳᱨ ᱠᱚ ᱫᱷᱚᱢᱠᱟᱣ ᱮᱫ ᱠᱚᱣᱟ ᱥᱮ ᱢᱤᱫ ᱢᱤᱫ ᱡᱟᱭᱜᱟ ᱨᱮᱫᱚ ᱫᱟᱞ ᱦᱚᱸᱠᱚ ᱫᱟᱞᱮᱫ ᱠᱚᱣᱟ ᱱᱚᱜᱼᱚᱭ ᱱᱚᱰᱮ ᱧᱮᱞ ᱯᱮ ᱢᱤᱫᱴᱮᱱ ᱦᱚᱲ ᱛᱟᱞᱟ ᱛᱟᱞᱟᱛᱮ ᱢᱚᱴᱚᱨ ᱥᱟᱭᱠᱮᱞᱮ ᱞᱟᱜᱟ ᱤᱫᱤᱭᱮᱫ ᱛᱟᱦᱮᱱᱟ ᱟᱵᱚᱨᱮᱱ ᱢᱟᱹᱡᱷᱤ ᱵᱟᱵᱟ ᱠᱚ ᱜᱷᱮᱨᱟᱣ ᱠᱟᱫᱮᱭᱟ ᱧᱮᱞ ᱯᱮ ᱥᱟᱭᱤᱰ ᱛᱮᱠᱚ ᱞᱟᱜᱟ ᱤᱫᱤ ᱦᱚᱪᱚᱭᱮ ᱠᱟᱱᱟ ᱛᱚ ᱭᱟᱨ ᱜᱟᱛᱮ ᱠᱚ ᱱᱚᱣᱟ ᱦᱟᱣᱲᱟ ᱵᱨᱤᱡᱽ ᱞᱮ ᱯᱟᱨᱚᱢ ᱞᱮᱠᱷᱟᱱ ᱜᱮ ᱠᱳᱞᱠᱟᱛᱟ ᱨᱮ ᱡᱟᱸᱜᱟ ᱯᱟᱣᱲᱤ ᱞᱮ ᱜᱤᱰᱤᱭᱟ ᱟᱫᱚ ᱛᱟᱲᱟᱢ ᱟᱠᱟᱫ ᱜᱮᱭᱟᱞᱮ ᱦᱟᱣᱲᱟ ᱵᱨᱤᱡᱽ ᱦᱚᱸᱞᱮ ᱯᱟᱨᱚᱢ ᱟᱹᱜᱩ ᱜᱚᱫ ᱟᱠᱟᱫᱟ ᱟᱨ ᱱᱟᱥᱮᱱᱟᱜ ᱠᱷᱟᱱ ᱜᱮ ᱦᱟᱣᱲᱟ ᱵᱨᱤᱡᱽ ᱦᱚᱸ ᱢᱩᱪᱟᱹᱫᱚᱜᱼᱟ ᱜᱟᱛᱮ ᱠᱚ ᱟᱯᱮ ᱧᱮᱞ ᱯᱮ ᱦᱟᱣᱲᱟ ᱵᱨᱤᱡᱽ ᱨᱮᱭᱟᱜ ᱢᱤᱫᱴᱮᱱ ᱥᱟᱭᱤᱰ ᱛᱮ ᱜᱟᱹᱰᱤ ᱠᱚ ᱯᱟᱨᱚᱢᱚᱜ ᱠᱟᱱᱟ ᱟᱨ ᱢᱤᱫᱴᱟᱝ ᱥᱟᱭᱤᱰ ᱛᱮ ᱟᱞᱮᱭᱟᱜ ᱢᱤᱪᱷᱤᱞ ᱯᱟᱨᱚᱢ ᱪᱟᱞᱟᱜ ᱠᱟᱱᱟ ᱟᱫᱚ ᱱᱚᱜᱼᱚᱭ ᱧᱮᱞ ᱯᱮ ᱱᱚᱣᱟ ᱫᱷᱟᱨᱮ ᱯᱷᱟᱸᱠᱟ ᱜᱮᱭᱟ ᱟᱨ ᱱᱚᱣᱟ ᱫᱷᱟᱨᱮ ᱫᱚ ᱢᱮᱱᱠᱷᱟᱱ ᱜᱟᱹᱰᱤ ᱪᱮᱫ ᱞᱮᱠᱟ ᱡᱮᱢ ᱜᱮᱭᱟ ᱚᱠᱟ ᱞᱮᱠᱟ ᱠᱟᱛᱮᱫ ᱜᱟᱹᱰᱤ ᱠᱚ ᱯᱟᱨᱚᱢᱚᱜ ᱠᱟᱱᱟ ᱟᱫᱚ ᱧᱮᱞ ᱯᱮ ᱛᱟᱭᱚᱢ ᱥᱮᱫ ᱧᱮᱞ ᱠᱚᱯᱮ ᱛᱤᱱᱟᱹᱜ ᱜᱟᱱ ᱦᱚᱲ ᱠᱚ ᱦᱤᱡᱩᱜ ᱠᱟᱱᱟ ᱱᱤᱛᱚᱜ ᱫᱚ ᱦᱟᱣᱲᱟ ᱵᱨᱤᱡᱽ ᱞᱮ ᱯᱟᱨᱚᱢ ᱠᱟᱛᱮᱫ ᱱᱚᱣᱟ ᱠᱳᱞᱠᱟᱛᱟ ᱨᱮᱞᱮ ᱛᱟᱲᱟᱢ ᱟᱠᱟᱫᱼᱟ ᱠᱳᱞᱠᱟᱛᱟ ᱨᱟᱱᱤ ᱨᱟᱥᱢᱚᱱᱤ ᱢᱳᱲ ᱥᱮᱫ ᱟᱨ ᱜᱟᱛᱮ ᱠᱚ ᱵᱷᱤᱰᱤᱭᱳ ᱢᱟᱫᱽᱫᱷᱚᱢ ᱛᱮ ᱡᱚᱛᱚ ᱠᱤᱪᱷᱩ ᱫᱮᱠᱷᱟᱣ ᱥᱚᱢᱵᱷᱚᱵᱽ ᱵᱟᱝ ᱠᱟᱱᱟ ᱪᱮᱫᱟᱜ ᱥᱮ ᱵᱟᱝ ᱵᱷᱤᱰᱤᱭᱳ ᱟᱹᱰᱤ ᱜᱮ ᱡᱤᱞᱤᱧᱚᱜᱼᱟ ᱟᱨ ᱤᱱᱟᱹᱛᱮ ᱚᱠᱟ ᱠᱚ ᱤᱢᱯᱚᱨᱴᱮᱱᱴ ᱤᱧ ᱢᱚᱱᱮᱭᱟ ᱢᱮᱱᱛᱮ ᱟᱯᱮ ᱠᱚ ᱫᱮᱠᱷᱟᱣ ᱚᱱᱟ ᱠᱚᱜᱮ ᱚᱱᱟ ᱵᱷᱤᱰᱤᱭᱳ ᱨᱤᱧ ᱫᱮᱠᱷᱟᱣ ᱟᱯᱮ ᱠᱟᱱᱟ ᱟᱨ ᱵᱷᱤᱰᱤᱭᱳ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱫᱚ ᱜᱟᱛᱮ ᱠᱚ ᱠᱳᱞᱠᱟᱛᱟ ᱫᱚ ᱟᱹᱰᱤ ᱡᱟᱹᱥᱛᱤ ᱢᱟᱨᱟᱝ ᱵᱟᱡᱟᱨ ᱠᱟᱱᱟ ᱚᱱᱟᱛᱮ ᱱᱚᱰᱮᱱᱟᱜ ᱵᱤᱞᱰᱤᱝ ᱠᱚᱦᱚᱸ ᱟᱹᱰᱤ ᱢᱟᱨᱟᱝ ᱢᱟᱨᱟᱝ ᱜᱮᱭᱟ ᱟᱨ ᱱᱚᱰᱮ ᱫᱚ ᱡᱟᱹᱥᱛᱤ ᱠᱟᱭᱛᱮ ᱚᱱᱮ ᱥᱟᱥᱟᱝ ᱴᱮᱠᱥᱤ ᱠᱚᱜᱮ ᱧᱮᱞ ᱧᱟᱢᱚᱜᱼᱟ ᱟᱨ ᱚᱱᱟᱛᱮ ᱥᱟᱥᱟᱝ ᱴᱮᱠᱥᱤ ᱦᱟᱸᱜ ᱤᱧ ᱩᱫᱩᱜ ᱟᱯᱮᱭᱟ ᱡᱟᱦᱟᱸ ᱫᱚ ᱟᱹᱰᱤ ᱟᱭᱢᱟ ᱦᱚᱲ ᱯᱷᱤᱞᱢ ᱠᱚᱨᱮ ᱜᱮᱯᱮ ᱧᱮᱞ ᱧᱟᱢ ᱟᱠᱟᱫᱟ ᱱᱚᱜᱼᱚᱭ ᱧᱮᱞ ᱯᱮ ᱛᱤᱱᱟᱹᱜ ᱢᱟᱨᱟᱝ ᱵᱤᱞᱰᱤᱝ ᱱᱚᱣᱟ ᱫᱚᱥ ᱛᱟᱞᱟ ᱜᱟᱱ ᱦᱩᱭᱩᱜᱼᱟ ᱟᱨ ᱚᱱᱟ ᱵᱤᱞᱰᱤᱝ ᱨᱮᱭᱟᱜ ᱞᱟᱛᱟᱨ ᱛᱮ ᱟᱞᱮᱭᱟᱜ ᱢᱤᱪᱷᱤᱞ ᱪᱟᱞᱟᱜ ᱠᱟᱱᱟ ᱟᱨ ᱜᱟᱛᱮ ᱠᱚ ᱱᱚᱜᱼᱚᱭ ᱡᱟᱦᱟᱸ ᱦᱚᱨ ᱦᱚᱨ ᱛᱮ ᱡᱟᱦᱟᱸ ᱯᱟᱛ ᱵᱤᱪᱷᱟᱹᱣ ᱠᱟᱱᱟ ᱯᱮ ᱧᱮᱞ ᱧᱟᱢᱮᱫᱼᱟ ᱨᱮᱹᱞ ᱜᱟᱹᱰᱤ ᱨᱮᱱᱟᱜ ᱢᱟᱱᱮ ᱯᱟᱛ ᱞᱮᱠᱟ ᱟᱨ ᱱᱚᱣᱟ ᱠᱚᱫᱚ ᱴᱨᱟᱢ ᱵᱟᱥ ᱨᱮᱭᱟᱜ ᱯᱟᱛ ᱠᱟᱱᱟ ᱚᱱᱟ ᱴᱨᱟᱢ ᱵᱟᱥ ᱠᱚᱫᱚ ᱱᱚᱣᱟ ᱯᱟᱛ ᱪᱮᱛᱟᱱ ᱪᱮᱛᱟᱱ ᱛᱮᱜᱮ ᱪᱟᱞᱟᱜᱼᱟ ᱟᱫᱚ ᱛᱮᱦᱮᱧ ᱫᱚ ᱢᱤᱪᱷᱤᱞ ᱠᱷᱟᱹᱛᱤᱨ ᱛᱮ ᱚᱱᱟ ᱵᱟᱥ ᱠᱚ ᱵᱟᱭ ᱥᱮᱱᱚᱜ ᱠᱟᱱᱟ ᱟᱫᱚ ᱟᱹᱰᱤ ᱫᱩᱠᱤᱧ ᱥᱚᱫᱚᱨᱮᱫᱼᱟ ᱚᱱᱟ ᱴᱨᱟᱢ ᱵᱟᱥ ᱵᱟᱹᱧ ᱫᱮᱠᱷᱟᱣ ᱫᱟᱲᱮᱭᱟᱜ ᱯᱮᱭᱟ ᱜᱟᱛᱮ ᱠᱚ ᱠᱳᱞᱠᱟᱛᱟ ᱵᱟᱡᱟᱨ ᱨᱮ ᱯᱮᱴᱨᱳᱞ ᱰᱤᱡᱮᱞ ᱵᱟᱞᱟ ᱜᱟᱹᱰᱤ ᱟᱹᱰᱤ ᱡᱟᱹᱥᱛᱤ ᱪᱟᱞᱟᱜᱼᱟ ᱮᱱᱦᱚᱸ ᱱᱚᱣᱟ ᱴᱨᱟᱢ ᱵᱟᱥ ᱨᱮᱭᱟᱜ ᱢᱟᱱᱮ ᱯᱟᱛ ᱫᱚᱦᱚ ᱨᱮᱭᱟᱜ ᱞᱟᱹᱠᱛᱤ ᱫᱚ ᱦᱩᱭᱩᱜ ᱠᱟᱱᱟ ᱠᱳᱞᱠᱟᱛᱟ ᱨᱮ ᱟᱹᱰᱤ ᱟᱭᱢᱟ ᱫᱚᱨᱥᱚᱱᱤᱭᱚ ᱥᱛᱷᱟᱱ ᱧᱮᱧᱮᱞ ᱦᱚᱲ ᱠᱚ ᱦᱤᱡᱩᱜᱼᱟ ᱟᱨ ᱠᱳᱞᱠᱟᱛᱟ ᱨᱮ ᱱᱚᱣᱟ ᱴᱨᱟᱢ ᱵᱟᱥ ᱨᱮᱦᱚᱸ ᱠᱚ ᱫᱮᱡᱚᱜ ᱜᱮᱭᱟ ᱟᱨ ᱱᱚᱣᱟ ᱴᱨᱟᱢ ᱵᱟᱥ ᱫᱚ ᱦᱟᱱᱮ ᱤᱝᱨᱮᱡᱽ ᱟᱢᱚᱞ ᱠᱚ ᱨᱮᱭᱟᱜ ᱠᱟᱱᱟ ᱟᱫᱚ ᱤᱱᱟᱹᱛᱮ ᱠᱳᱞᱠᱟᱛᱟ ᱨᱮᱭᱟᱜ ᱟᱹᱰᱤ ᱢᱟᱨᱟᱝ ᱳᱭᱛᱤᱡᱡᱚ ᱦᱚᱸ ᱠᱟᱱᱟ ᱤᱱᱟᱹᱛᱮ ᱱᱚᱣᱟ ᱴᱨᱟᱢ ᱵᱟᱥ ᱫᱚ ᱮᱠᱷᱚᱱᱳ ᱢᱮᱱᱟᱜ ᱟᱠᱟᱫᱼᱟ ᱟᱨ ᱯᱟᱹᱛᱤ ᱠᱚᱦᱚᱸ ᱢᱮᱱᱟᱜ ᱟᱠᱟᱫᱼᱟ ᱟᱨ ᱱᱮᱛᱟᱨ ᱦᱚᱸ ᱪᱟᱹᱞᱩᱜ ᱜᱮᱭᱟ ᱱᱚᱣᱟ ᱴᱨᱟᱢ ᱵᱟᱥ ᱟᱨ ᱠᱳᱞᱠᱟᱛᱟ ᱨᱮᱭᱟᱜ ᱟᱨ ᱢᱤᱫ ᱳᱭᱛᱤᱡᱡᱚ ᱫᱚ ᱦᱩᱭᱩᱜ ᱠᱟᱱᱟ ᱦᱟᱛᱮ ᱴᱟᱱᱟ ᱨᱤᱠᱥᱟ ᱟᱫᱚ ᱚᱱᱟ ᱨᱤᱠᱥᱟᱹ ᱫᱚ ᱦᱟᱸᱜ ᱠᱷᱟᱱ ᱢᱟᱱᱣᱟ ᱜᱮ ᱥᱮ ᱢᱟᱹᱱᱢᱤ ᱜᱮ ᱛᱤ ᱛᱮᱠᱚ ᱜᱚᱦᱚᱲᱮᱫᱼᱟ ᱟᱨ ᱯᱷᱟᱭᱱᱮᱞᱤ ᱜᱟᱛᱮ ᱠᱚ ᱢᱤᱫ ᱜᱷᱚᱱᱴᱟ ᱞᱮᱠᱟ ᱛᱟᱲᱟᱢ ᱛᱟᱭᱚᱢ ᱠᱳᱞᱠᱟᱛᱟ ᱨᱮᱭᱟᱜ ᱨᱟᱱᱤ ᱨᱟᱥᱢᱚᱱᱤ ᱢᱳᱲ ᱨᱮ ᱟᱞᱮᱭᱟᱜ ᱢᱤᱪᱷᱤᱞ ᱥᱮᱴᱮᱨ ᱮᱱᱟ ᱟᱨ ᱱᱚᱰᱮ ᱟᱹᱰᱤ ᱟᱭᱢᱟ ᱦᱚᱲ ᱠᱚ ᱦᱮᱡ ᱟᱠᱟᱱᱟ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱞᱟᱜ ᱢᱟᱱᱮ ᱫᱮ ᱫᱮᱞᱟᱛᱮ ᱛᱮᱦᱮᱧ ᱱᱚᱰᱮ ᱦᱚᱲ ᱠᱚ ᱦᱮᱡ ᱡᱟᱣᱨᱟ ᱟᱠᱟᱱᱟ ᱱᱚᱜᱼᱚᱭ ᱧᱮᱞ ᱯᱮ ᱱᱚᱣᱟ ᱫᱚ ᱨᱟᱱᱤ ᱨᱟᱱᱤᱢᱟ ᱢᱩᱨᱛᱤ ᱠᱟᱱᱟ ᱟᱨ ᱱᱚᱰᱮ ᱟᱹᱰᱤ ᱡᱟᱹᱥᱛᱤ ᱦᱚᱲ ᱞᱟᱦᱟ ᱠᱷᱚᱱ ᱠᱚ ᱦᱮᱡ ᱥᱮᱴᱮᱨ ᱟᱠᱟᱱᱟ ᱩᱱᱠᱩ ᱚᱱᱟ ᱠᱚᱨᱮ ᱠᱚ ᱫᱟᱬᱟ ᱵᱟᱲᱟᱭᱮᱫᱼᱟ ᱟᱨ ᱟᱨ ᱱᱚᱜᱼᱚ ᱱᱚᱣᱟ ᱯᱟᱦᱴᱟ ᱫᱚᱯᱮ ᱧᱮᱞ ᱧᱟᱢᱮᱫ ᱛᱟᱵᱚᱱᱟ ᱥᱴᱮᱡᱽ ᱢᱤᱫᱴᱮᱱ ᱢᱮᱱᱟᱜ ᱟᱠᱟᱫ ᱱᱚᱰᱮ ᱯᱟᱨᱜᱟᱱᱟ ᱵᱟᱵᱟ ᱠᱚ ᱜᱟᱞᱢᱟᱨᱟᱣ ᱠᱚ ᱫᱚᱦᱚᱭᱮᱫᱼᱟ ᱟᱨ ᱥᱴᱮᱡᱽ ᱨᱮᱭᱟᱜ ᱥᱟᱢᱟᱝ ᱥᱮᱫ ᱨᱮ ᱟᱹᱰᱤ ᱡᱟᱹᱥᱛᱤ ᱦᱚᱲ ᱠᱚᱠᱚ ᱫᱩᱲᱩᱵ ᱟᱠᱟᱱᱟ ᱜᱟᱞᱢᱟᱨᱟᱣ ᱠᱚᱠᱚ ᱟᱸᱡᱚᱢᱮᱫᱼᱟ ᱜᱟᱛᱮ ᱠᱚ ᱱᱩᱭ ᱯᱮ ᱧᱮᱞᱮ ᱠᱟᱱᱟ ᱨᱟᱱᱤᱢᱟ ᱱᱩᱭ ᱨᱟᱱᱤᱢᱟ ᱧᱩᱛᱩᱢ ᱚᱱᱩᱥᱟᱨ ᱛᱮᱜᱮ ᱱᱚᱣᱟ ᱠᱳᱞᱠᱟᱛᱟ ᱨᱮᱭᱟᱜ ᱱᱚᱣᱟ ᱢᱳᱲ ᱨᱮᱭᱟᱜ ᱧᱩᱛᱩᱢ ᱦᱩᱭ ᱟᱠᱟᱱᱟ ᱨᱟᱱᱤ ᱨᱟᱥᱢᱚᱱᱤ ᱢᱳᱲ ᱟᱫᱚ ᱢᱤᱫ ᱜᱷᱚᱱᱴᱟ ᱠᱷᱚᱱ ᱡᱟᱹᱥᱛᱤ ᱞᱮ ᱛᱟᱲᱟᱢ ᱟᱠᱟᱫᱼᱟ ᱤᱱᱟᱹᱛᱮ ᱫᱟᱠᱟ ᱠᱚ ᱟᱹᱰᱤ ᱡᱳᱨ ᱨᱮᱸᱜᱮᱡᱮᱫ ᱞᱮᱭᱟ ᱟᱫᱚ ᱟᱞᱮ ᱫᱚ ᱚᱱᱟ ᱨᱟᱱᱤᱢᱟ ᱚᱱᱟ ᱯᱟᱨᱠ ᱵᱷᱤᱛᱨᱤ ᱨᱮ ᱪᱟᱞᱟᱣ ᱠᱟᱛᱮᱫ ᱠᱟᱹᱴᱤᱡ ᱡᱚᱢᱼᱧᱩ ᱠᱟᱹᱢᱤ ᱞᱮ ᱥᱟᱨᱦᱟᱣᱟ ᱤᱱᱟᱹ ᱛᱟᱭᱚᱢ ᱜᱟᱞᱢᱟᱨᱟᱣ ᱠᱚᱞᱮ ᱟᱸᱡᱚᱢᱟ ᱟᱨ ᱱᱚᱣᱟ ᱢᱳᱲ ᱨᱮᱭᱟᱜ ᱱᱟᱡᱟᱨᱟ ᱯᱮ ᱧᱮᱞ ᱫᱟᱲᱮᱭᱟᱜ ᱠᱟᱱᱟ ᱱᱚᱜᱼᱚ ᱱᱚᱝᱠᱟ ᱢᱮᱱᱟᱜᱼᱟ ᱟᱨ ᱱᱚᱣᱟ ᱢᱳᱲ ᱨᱮᱭᱟᱜ ᱱᱚᱜᱼᱚ ᱱᱚᱣᱟ ᱥᱟᱭᱤᱰ ᱧᱮᱞ ᱛᱟᱵᱚᱱ ᱯᱮ ᱚᱱᱮ ᱨᱚᱝᱠᱚ ᱪᱚᱲᱚᱝ ᱡᱟᱦᱟᱸ ᱫᱤᱥᱟᱹᱜ ᱠᱟᱱᱟ ᱚᱱᱟ ᱫᱚ ᱤᱰᱮᱱ ᱜᱟᱨᱰᱮᱱ ᱥᱴᱮᱰᱤᱭᱟᱢ ᱨᱮᱭᱟᱜ ᱞᱟᱭᱤᱴ ᱠᱟᱱᱟ ᱱᱚᱣᱟ ᱯᱟᱨᱠ ᱵᱷᱤᱛᱤᱨ ᱨᱮ ᱧᱮᱞ ᱠᱚᱯᱮ ᱟᱹᱰᱤ ᱟᱭᱢᱟ ᱦᱚᱲ ᱫᱟᱠᱟ ᱠᱚᱠᱚ ᱡᱚᱢᱮᱜᱼᱟ ᱟᱨ ᱱᱚᱜᱼᱚ ᱱᱚᱣᱟ ᱫᱷᱟᱨᱮ ᱯᱮ ᱧᱮᱞ ᱧᱟᱢ ᱫᱟᱲᱮᱭᱟᱜ ᱠᱟᱱᱟ ᱜᱚᱢᱠᱮ ᱠᱚᱣᱟᱜ ᱜᱟᱞᱢᱟᱨᱟᱣ ᱟᱠᱷᱲᱟ ᱟᱹᱰᱤ ᱡᱳᱨ ᱪᱟᱞᱟᱜ ᱠᱟᱱᱟ ᱟᱨ ᱱᱚᱣᱟ ᱫᱚ ᱠᱟᱱᱟ ᱨᱟᱱᱤ ᱢᱟ ᱥᱴᱮᱪᱩ ᱦᱚᱸᱜᱼᱚᱭ ᱧᱮᱞ ᱫᱟᱲᱮᱭᱟᱜ ᱠᱟᱱᱟ ᱚᱱᱟ ᱠᱚ ᱵᱮᱜᱚᱨ ᱱᱚᱣᱟ ᱨᱟᱱᱤ ᱨᱟᱥᱢᱩᱱᱤ ᱢᱳᱲ ᱨᱮ ᱟᱹᱰᱤ ᱨᱚᱠᱚᱢᱟᱜ ᱯᱩᱛᱷᱤ ᱯᱚᱛᱚᱵ ᱠᱚ ᱨᱮᱭᱟᱜ ᱫᱚᱠᱟᱱ ᱦᱚᱸ ᱦᱮᱡ ᱟᱠᱟᱱᱟ ᱟᱨ ᱱᱚᱣᱟ ᱫᱚ ᱞᱩᱜᱽᱲᱤ ᱫᱚᱠᱟᱱ ᱯᱮ ᱧᱮᱞ ᱧᱟᱢ ᱫᱟᱲᱮᱭᱟᱜ ᱠᱟᱱᱟ ᱟᱨ ᱱᱚᱜᱼᱚ ᱱᱚᱰᱮ ᱜᱟᱛᱮ ᱯᱮ ᱧᱮᱞ ᱫᱟᱲᱮᱭᱟᱜ ᱠᱟᱱᱟ ᱱᱚᱰᱮ ᱵᱳᱭ ᱫᱚᱠᱟᱱ ᱟᱹᱰᱤ ᱜᱟᱱ ᱠᱚ ᱟᱹᱜᱩ ᱟᱠᱟᱫᱼᱟ ᱱᱚᱰᱮ ᱡᱚᱛᱚ ᱨᱚᱠᱚᱢᱟᱜ ᱵᱳᱭ ᱧᱟᱢᱚᱜ ᱠᱟᱱᱟ ᱟᱫᱚ ᱟᱞᱮ ᱦᱚᱸ ᱵᱟᱨᱭᱟ ᱵᱳᱭ ᱞᱮ ᱦᱟᱛᱟᱣ ᱠᱮᱜᱼᱟ ᱢᱤᱫᱴᱟᱝ ᱫᱚ ᱦᱚᱲ ᱠᱚᱨᱮᱱ ᱢᱟᱨᱮ ᱦᱟᱯᱲᱟᱢ ᱠᱚ ᱨᱮᱭᱟᱜ ᱠᱟᱛᱷᱟ ᱟᱨ ᱢᱤᱫᱴᱤᱱ ᱫᱚ ᱥᱟᱱᱛᱟᱞᱤ ᱵᱚᱨᱱᱚ ᱯᱚᱨᱤᱪᱚᱭ ᱟᱫᱚ ᱜᱟᱛᱮ ᱠᱚ ᱟᱹᱰᱤ ᱛᱮᱫ ᱫᱚ ᱡᱚᱛᱚ ᱨᱚᱠᱚᱢ ᱢᱤᱴᱤᱝ ᱠᱚ ᱢᱩᱪᱟᱹᱫ ᱠᱟᱛᱮ ᱚᱲᱟᱜ ᱞᱮ ᱥᱮᱱᱚᱜ ᱠᱟᱱᱟ ᱟᱨ ᱱᱚᱣᱟ ᱫᱚ ᱚᱲᱟᱜ ᱨᱩᱣᱟᱹᱲ ᱚᱠᱛᱚ ᱨᱮᱭᱟᱜ ᱪᱷᱚᱵᱤ ᱠᱟᱱᱟ ᱠᱳᱞᱠᱟᱛᱟ ᱨᱮᱭᱟᱜ ᱜᱮ ᱟᱫᱚ ᱱᱤᱛᱚᱜ ᱫᱚ ᱚᱲᱟᱜ ᱨᱮ ᱨᱩᱣᱟᱹᱲ ᱠᱟᱱᱟ ᱟᱞᱮ ᱞᱮᱠᱟ ᱟᱹᱰᱤ ᱟᱭᱢᱟ ᱦᱚᱲ ᱠᱚ ᱛᱟᱲᱟᱢ ᱟᱠᱟᱜᱼᱟ ᱨᱟᱥᱛᱟ ᱫᱷᱟᱨᱮ ᱛᱮ ᱱᱚᱝᱠᱟ ᱵᱮᱨᱤᱠᱮᱰ ᱛᱮ ᱜᱷᱮᱨᱟ ᱢᱮᱱᱟᱜᱼᱟ ᱨᱟᱥᱛᱟ ᱨᱮᱭᱟᱜ ᱵᱟᱱᱟᱨ ᱥᱟᱭᱤᱰ ᱟᱫᱚ ᱚᱱᱟ ᱵᱮᱨᱤᱠᱮᱰ ᱱᱚᱣᱟ ᱫᱷᱟᱨᱮ ᱛᱮᱞᱮ ᱛᱟᱲᱟᱢᱮᱜᱼᱟ ᱨᱮᱞ ᱥᱴᱮᱥᱚᱱ ᱞᱮ ᱪᱟᱞᱟᱜ ᱠᱟᱱᱟ ᱦᱟᱣᱲᱟ ᱚᱸᱰᱮ ᱴᱨᱮᱱ ᱥᱟᱵ ᱠᱟᱛᱮ ᱟᱫᱚ ᱚᱲᱟᱜ ᱞᱮ ᱨᱩᱣᱟᱹᱲᱟ ᱟᱞᱮ ᱞᱮᱠᱟ ᱟᱹᱰᱤ ᱟᱭᱢᱟ ᱦᱚᱲ ᱠᱚᱠᱚ ᱛᱟᱲᱟᱢ ᱠᱟᱫᱟ ᱩᱱᱠᱩ ᱧᱮᱞ ᱠᱚᱯᱮ ᱱᱩᱠᱩ ᱡᱚᱛᱚ ᱚᱲᱟᱜ ᱠᱚ ᱪᱟᱞᱟᱣ ᱠᱟᱱᱟ ᱡᱚᱛᱚ ᱟᱨ ᱜᱟᱛᱮ ᱠᱚ ᱱᱚᱜᱼᱚᱭ ᱞᱟᱦᱟ ᱨᱮᱯᱮ ᱧᱮᱞ ᱧᱟᱢ ᱫᱟᱲᱮᱭᱟᱜ ᱠᱟᱱᱟ ᱱᱚᱣᱟ ᱫᱚ ᱥᱴᱮᱰᱤᱭᱟᱢ ᱠᱟᱱᱟ ᱱᱚᱰᱮ ᱜᱮ ᱠᱨᱤᱠᱮᱴ ᱮᱱᱮᱡ ᱠᱚ ᱦᱩᱭᱩᱜ ᱜᱮᱭᱟ ᱟᱨ ᱟᱹᱰᱤ ᱡᱟᱹᱥᱛᱤ ᱱᱚᱜᱼᱚᱭ ᱥᱟᱥᱟᱝ ᱴᱮᱠᱥᱤ ᱧᱮᱞᱚᱜ ᱠᱟᱱᱟ ᱱᱚᱣᱟ ᱫᱚ ᱥᱟᱥᱟᱝ ᱴᱮᱠᱥᱤ ᱨᱮᱭᱟᱜ ᱵᱟᱡᱟᱨ ᱦᱚᱸᱠᱚ ᱢᱮᱛᱟᱜ ᱜᱮᱭᱟ ᱟᱭᱢᱟ ᱨᱚᱠᱚᱢᱟᱜ ᱠᱟᱛᱷᱟᱧ ᱞᱟᱹᱭᱟᱫ ᱵᱚᱱᱟ ᱟᱫᱚ ᱱᱤᱛᱚᱜ ᱫᱚᱧ ᱵᱟᱲᱟᱭ ᱦᱚᱪᱚᱭᱮᱫ ᱯᱮᱭᱟ ᱡᱮ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱱᱚᱰᱮ ᱪᱮᱫ ᱞᱟᱹᱜᱤᱫ ᱛᱮ ᱱᱩᱱᱟᱹᱜ ᱜᱟᱱ ᱦᱚᱲᱮ ᱡᱟᱣᱨᱟ ᱞᱮᱫ ᱠᱚᱣᱟ ᱟᱨ ᱪᱮᱫ ᱠᱷᱟᱹᱛᱤᱨ ᱜᱮ ᱵᱟᱝ ᱱᱚᱣᱟ ᱠᱳᱞᱠᱟᱛᱟ ᱨᱮᱭᱟᱜ ᱨᱟᱱᱤ ᱨᱟᱥᱢᱚᱱᱤ ᱢᱳᱲᱮ ᱜᱷᱮᱨᱟᱣ ᱞᱮᱫᱼᱟ ᱛᱚ ᱪᱚᱞᱚ ᱚᱱᱟ ᱨᱮᱭᱟᱜ ᱢᱚᱠᱥᱚᱫ ᱠᱟᱨᱚᱱ ᱠᱚᱫᱚ ᱵᱚᱱ ᱵᱟᱲᱟᱭ ᱞᱮᱜᱮ ᱟᱫᱚ ᱮᱛᱚᱦᱚᱵ ᱨᱮᱫᱚᱧ ᱞᱟᱹᱭᱟ ᱟᱵᱚ ᱥᱟᱱᱛᱟᱲ ᱠᱚ ᱞᱟᱹᱜᱤᱫ ᱛᱮ ᱥᱟᱹᱨᱤ ᱫᱷᱚᱨᱚᱢ ᱠᱳᱰ ᱚᱱᱟ ᱥᱟᱹᱨᱤ ᱫᱷᱚᱨᱚᱢ ᱠᱳᱰ ᱧᱟᱢ ᱞᱟᱹᱜᱤᱫ ᱛᱮ ᱥᱚᱨᱠᱟᱨ ᱴᱷᱮᱱ ᱟᱱᱫᱳᱞᱚᱱ ᱢᱟᱫᱽᱫᱷᱚᱢ ᱛᱮ ᱫᱟᱹᱵᱤ ᱯᱮᱥ ᱦᱩᱭᱮᱱᱟ ᱡᱮ ᱟᱞᱮ ᱥᱟᱱᱛᱟᱲ ᱠᱚᱫᱚ ᱦᱤᱱᱫᱩ ᱫᱚᱞᱮ ᱵᱟᱝ ᱠᱟᱱᱟ ᱟᱞᱮ ᱫᱚ ᱟᱞᱟᱫᱟ ᱢᱤᱫ ᱫᱷᱚᱨᱚᱢ ᱢᱮᱱᱟᱜ ᱛᱟᱞᱮᱭᱟ ᱚᱱᱟ ᱫᱚ ᱦᱩᱭᱩᱜ ᱠᱟᱱᱟ ᱥᱟᱹᱨᱤ ᱫᱷᱚᱨᱚᱢ ᱟᱞᱮ ᱫᱚ ᱥᱟᱹᱨᱤ ᱫᱷᱚᱨᱚᱢ ᱠᱳᱰ ᱡᱟᱛᱮ ᱞᱮ ᱧᱟᱢ ᱢᱟ ᱚᱱᱟ ᱦᱚᱸ ᱫᱟᱹᱵᱤ ᱯᱮᱥ ᱦᱩᱭᱮᱱᱟ ᱟᱨ ᱫᱤᱛᱤᱭᱚ ᱫᱚ ᱦᱩᱭᱩᱜ ᱠᱟᱱᱟ ᱟᱵᱚ ᱥᱟᱱᱛᱟᱲᱤ ᱛᱮ ᱟᱭ ᱥᱤ ᱰᱤ ᱮᱥ ᱠᱷᱚᱱ ᱠᱚᱞᱮᱡᱽ ᱫᱷᱟᱹᱵᱤᱡ ᱚᱞᱚᱜ ᱯᱟᱲᱦᱟᱣ ᱪᱟᱪᱞᱟᱣ ᱞᱟᱹᱜᱤᱫ ᱛᱮ ᱡᱟᱛᱮ ᱟᱞᱟᱫᱟ ᱢᱤᱫᱴᱮᱱ ᱵᱳᱨᱰ ᱜᱚᱴᱷᱚᱱ ᱦᱩᱭᱩᱜ ᱢᱟ ᱚᱱᱟ ᱠᱷᱟᱹᱛᱤᱨ ᱦᱚᱸ ᱛᱮᱦᱮᱧ ᱟᱱᱫᱳᱞᱚᱱ ᱦᱩᱭ ᱞᱮᱱᱟ ᱟᱨ ᱡᱟᱦᱟᱸ ᱟᱨ ᱡᱟᱞ ᱮᱥ ᱴᱤ ᱥᱟᱨᱴᱤᱯᱷᱤᱠᱮᱴ ᱵᱮᱱᱟᱣ ᱠᱟᱛᱮᱫ ᱡᱟᱦᱟᱸᱭ ᱫᱤᱠᱩ ᱠᱚ ᱟᱵᱚ ᱥᱟᱱᱛᱟᱲᱤ ᱮᱥ ᱴᱤ ᱠᱳᱴᱟ ᱨᱮᱠᱚ ᱪᱟᱹᱠᱨᱤᱭᱮᱫᱼᱟ ᱟᱨ ᱱᱚᱣᱟ ᱡᱟᱞ ᱮᱥ ᱴᱤ ᱥᱟᱨᱴᱤᱯᱷᱤᱠᱮᱴ ᱵᱮᱱᱟᱣ ᱨᱮ ᱡᱟᱦᱟᱸᱭ ᱠᱚ ᱡᱚᱯᱲᱟᱣ ᱢᱮᱱᱟᱜ ᱠᱚᱣᱟ ᱩᱱᱠᱩ ᱠᱚᱣᱟᱜ ᱡᱟᱛᱮ ᱥᱟᱹᱥᱛᱤ ᱦᱩᱭᱩᱜ ᱢᱟ ᱱᱚᱝᱠᱟᱱ ᱟᱭᱢᱟ ᱞᱮᱠᱟᱱᱟᱜ ᱫᱟᱹᱵᱤ ᱤᱫᱤ ᱠᱟᱛᱮ ᱛᱮᱦᱮᱧ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱠᱳᱞᱠᱟᱛᱟ ᱨᱮᱭᱟᱜ ᱨᱟᱱᱤ ᱨᱟᱥᱯᱩᱱᱤ ᱢᱳᱲᱮ ᱜᱷᱮᱨᱟᱣ ᱞᱮᱫ ᱛᱟᱦᱮᱱᱟ ᱟᱫᱚ ᱢᱟ ᱮᱱᱠᱷᱟᱱ ᱜᱟᱛᱮ ᱠᱚ ᱛᱮᱦᱮᱧ ᱫᱚ ᱟᱫᱚ ᱡᱟᱹᱥᱛᱤ ᱵᱷᱤᱰᱤᱭᱳ ᱵᱟᱹᱧ ᱢᱟᱨᱟᱝ ᱮᱜᱼᱟ ᱟᱨ ᱵᱷᱤᱰᱤᱭᱳ ᱫᱚ ᱱᱚᱛᱮ ᱨᱮᱜᱮ ᱢᱩᱪᱟᱹᱫ ᱠᱟᱜ ᱠᱟᱱᱟ ᱟᱨ ᱡᱟᱦᱟᱸᱭ ᱠᱚ ᱪᱮᱱᱮᱞ ᱟᱹᱣᱨᱤ ᱯᱮ ᱥᱟᱵᱥᱠᱨᱟᱭᱤᱵᱟ ᱥᱟᱵᱥᱠᱨᱟᱭᱤᱵ ᱯᱮ ᱟᱨ ᱱᱚᱣᱟ ᱥᱟᱱᱛᱟᱲ ᱤᱭᱩᱴᱩᱵᱽ ᱪᱮᱱᱮᱞ ᱥᱟᱞᱟᱜ ᱡᱚᱯᱲᱟᱣ ᱛᱟᱦᱮᱱ ᱛᱟᱵᱚᱱ ᱯᱮ ᱟᱨ ᱦᱟᱣᱲᱟ ᱵᱨᱤᱡᱽ ᱯᱟᱨᱚᱢᱚᱜ ᱡᱚᱦᱚᱜ ᱟᱨ ᱢᱤᱫᱴᱮᱱ ᱵᱨᱤᱡᱽ ᱨᱮᱭᱟᱜ ᱧᱩᱛᱩᱢ ᱟᱨ ᱵᱨᱤᱡᱽ ᱤᱧ ᱫᱮᱠᱷᱟᱣ ᱟᱵᱚᱱ ᱛᱟᱵᱚᱱᱟ ᱚᱱᱟ ᱫᱚ ᱵᱤᱫᱽᱫᱟᱥᱟᱜᱚᱨ ᱥᱮᱛᱩ ᱠᱚ ᱢᱮᱛᱟᱜᱼᱟ ᱟᱨ ᱦᱟᱣᱲᱟ ᱵᱨᱤᱡᱽ ᱫᱚ ᱨᱚᱵᱤᱱᱫᱨᱚ ᱥᱮᱛᱩ ᱠᱚ ᱢᱮᱛᱟᱜᱼᱟ ᱢᱮᱱᱠᱷᱟᱱ ᱟᱹᱰᱤ ᱟᱭᱢᱟ ᱦᱚᱲ ᱜᱮ ᱵᱟᱠᱚ ᱵᱟᱲᱟᱭᱟ ᱟᱨ ᱜᱟᱛᱮ ᱠᱚ ᱚᱱᱟ ᱵᱤᱞᱰᱤᱝ ᱴᱟᱜ ᱧᱮᱞ ᱯᱮ ᱥᱮᱭ ᱧᱮᱞᱚᱜ ᱠᱟᱱᱟ ᱪᱮᱛᱟᱱ ᱥᱮᱫ ᱨᱮ ᱦᱟᱱᱮ ᱧᱮᱞᱚᱜ ᱠᱟᱱᱟ ᱚᱱᱟ ᱫᱚ ᱵᱤᱫᱽᱫᱟᱥᱟᱜᱚᱨ ᱥᱮᱛᱩ ᱠᱟᱱᱟ ᱟᱫᱚ ᱢᱟ ᱮᱱᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱᱟ ᱟᱨ ᱡᱟᱦᱟᱸᱭ ᱠᱚ ᱪᱮᱱᱮᱞ ᱵᱟᱯᱮ ᱥᱟᱵᱥᱠᱨᱟᱭᱤᱵᱽ ᱠᱟᱫᱟ ᱥᱟᱵᱥᱠᱨᱟᱭᱤᱵᱽ ᱦᱟᱛᱟᱲ ᱠᱟᱜ ᱯᱮ ᱱᱟᱜ ᱱᱚᱝᱠᱟ ᱜᱮ ᱟᱨᱦᱚᱸ ᱤᱱᱴᱟᱨᱮᱥᱴᱤᱝ ᱵᱷᱤᱰᱤᱭᱳ ᱠᱚ ᱟᱹᱜᱩ ᱠᱟᱛᱮ ᱥᱮᱴᱮᱨᱚᱜ ᱛᱟᱵᱚᱱᱟ ᱢᱟ ᱮᱱᱠᱷᱟᱱ ᱥᱟᱱᱟᱢ ᱠᱚ ᱡᱚᱦᱟᱨ